ᱩᱱᱠᱩ ᱢᱟᱪᱮᱫ ᱢᱟᱪᱮᱛᱟᱹᱱᱤ ᱠᱚᱜᱮ ᱱᱟᱦᱟᱜ ᱵᱚᱱ ᱠᱩᱞᱤ ᱧᱚᱜ ᱠᱚᱣᱟ ᱱᱟᱥᱮᱱᱟᱜ ᱯᱳᱭᱞᱳ ᱩᱯᱨᱩᱢ ᱵᱚᱱ ᱦᱟᱛᱟᱣ ᱧᱚᱜᱟ ᱡᱚᱦᱟᱨ ᱜᱮ ᱜᱚᱢᱠᱮ ᱡᱚᱦᱟᱨ ᱜᱮ ᱟᱫᱚ ᱛᱮᱦᱮᱧ ᱱᱚᱣᱟ ᱤᱛᱩᱱ ᱟᱥᱲᱟ ᱨᱮᱱ ᱫᱚ ᱪᱮᱫ ᱞᱮᱠᱟ ᱱᱟᱦᱟᱜ ᱟᱹᱵᱤᱱ ᱢᱮᱱᱟᱜ ᱟᱠᱟᱫ ᱵᱤᱱᱟ ᱢᱟᱥᱮ ᱞᱟᱹᱭ ᱧᱚᱜ ᱟᱹᱞᱤᱧ ᱫᱚ ᱢᱮᱱᱟᱜ ᱞᱤᱧᱟ ᱢᱟᱪᱮᱫ ᱦᱤᱥᱟᱹᱵ ᱛᱮ ᱱᱟᱦᱟᱜ ᱩᱯᱨᱩᱢ ᱛᱟᱵᱚᱱ ᱩᱯᱨᱩᱢ ᱛᱟᱹᱞᱤᱧ ᱫᱚ ᱠᱩᱱᱟ ᱦᱟᱸᱥᱫᱟ ᱟᱪᱪᱷᱟ ᱟᱨ ᱪᱤᱞᱤ ᱢᱟᱪᱮᱫ ᱱᱟᱦᱟᱜ ᱟᱹᱞᱤᱧ ᱫᱚ ᱮᱞᱠᱷᱟ ᱟᱨ

ᱱᱚᱣᱟ ᱤᱛᱩᱱ ᱟᱥᱲᱟ ᱨᱮᱱ ᱫᱚ ᱪᱮᱫ ᱞᱮᱠᱟ ᱦᱟᱸᱜ ᱢᱮᱱᱟᱜ ᱟᱠᱟᱫ ᱵᱮᱱᱟ ᱱᱟᱥᱮᱭᱟᱜ ᱵᱮᱱ ᱞᱟᱹᱭ ᱧᱚᱜᱟ ᱱᱚᱣᱟ ᱤᱛᱩᱱ ᱟᱥᱲᱟ ᱨᱮᱫᱚ ᱟᱹᱞᱤᱧ ᱫᱚ ᱢᱟᱹᱱᱤ ᱢᱟᱪᱮᱫ ᱞᱮᱠᱟ ᱢᱮᱱᱟᱜ ᱞᱤᱧᱟᱹ ᱟᱨ ᱚᱞ ᱪᱮᱢᱮᱫ ᱠᱚᱞᱤᱧ ᱯᱟᱲᱦᱟᱣ ᱠᱚᱣᱟ ᱟᱪᱪᱷᱟ ᱧᱩᱛᱩᱢ ᱥᱤᱱᱜᱳ ᱢᱩᱨᱢᱩ ᱥᱤᱱᱜᱳ ᱢᱩᱨᱢᱩ ᱟᱪᱪᱷᱟ ᱟᱹᱰᱤ ᱟᱹᱰᱤ ᱥᱟᱨᱦᱟᱣ ᱫᱤᱫᱤ ᱛᱟᱹᱠᱤᱱ ᱛᱚᱵᱮ ᱱᱤᱛᱚᱜ ᱱᱟᱦᱟᱜ ᱵᱚᱱ ᱠᱟᱛᱷᱟ ᱧᱚᱜᱚᱜᱼᱟ ᱟᱫᱚ ᱡᱟᱦᱟᱸ ᱛᱤᱱᱟᱹᱜ ᱱᱚᱰᱮ ᱱᱟᱦᱟᱜ ᱜᱤᱫᱽᱨᱟᱹ ᱠᱚᱠᱚ ᱦᱮᱡ ᱥᱮᱴᱮᱨ ᱟᱠᱟᱱ ᱛᱟᱯᱮᱭᱟ ᱛᱤᱱᱟᱹᱜ ᱜᱟᱱ ᱮᱴᱟᱜ ᱫᱤᱱ ᱠᱚᱨᱮ ᱠᱚ ᱦᱮᱡ ᱵᱟᱲᱟᱜ ᱜᱮᱭᱟ ᱟᱫᱚ ᱛᱮᱦᱮᱧ ᱢᱟ ᱟᱹᱰᱤ ᱜᱟᱱ ᱠᱚ ᱠᱚᱢ ᱟᱠᱟᱱᱟ ᱛᱤᱱᱟᱹᱜ ᱜᱟᱱ ᱱᱚᱰᱮ ᱚᱱᱠᱟ ᱤᱛᱩᱱ ᱟᱥᱲᱟ ᱠᱚ ᱦᱮᱡ ᱥᱮᱴᱮᱨᱚᱜ ᱠᱟᱱ ᱛᱟᱵᱚᱱᱟ ᱱᱚᱣᱟ ᱯᱟᱹᱴᱷᱩᱣᱟᱹ ᱜᱤᱫᱽᱨᱟᱹ ᱠᱚ ᱱᱟᱦᱟᱜ ᱱᱟᱥᱮᱭᱟᱜ ᱵᱤᱱ ᱞᱟᱹᱭ ᱧᱚᱜᱟ ᱛᱮᱦᱮᱧ ᱫᱚ ᱦᱟᱱᱛᱮ ᱱᱟᱛᱮ ᱠᱚ ᱪᱟᱞᱟᱣ ᱠᱟᱱᱟ ᱜᱤᱫᱽᱨᱟᱹ ᱠᱚ ᱟᱫᱚ ᱦᱤᱡᱩᱜ ᱞᱟᱹᱜᱤᱫ ᱦᱚᱸ ᱚᱱᱠᱟ ᱵᱟᱠᱚ ᱥᱚᱢᱚᱭ ᱞᱮᱱᱟ ᱪᱟᱞᱟᱣ ᱞᱮᱱ ᱜᱮ ᱛᱟᱦᱮᱸᱫ ᱞᱤᱧ ᱛᱮᱦᱮᱧ ᱚᱱᱛᱮ ᱟᱫᱚ ᱵᱟᱹᱞᱤᱧ ᱧᱟᱢ ᱞᱮᱫ ᱠᱚᱣᱟ ᱜᱤᱫᱽᱨᱟᱹ ᱠᱚ ᱟᱪᱪᱷᱟ ᱟᱫᱚ ᱱᱩᱠᱩ ᱠᱚᱞᱤᱧ ᱧᱮᱞ ᱵᱟᱲᱟ ᱠᱮᱫ ᱠᱚᱣᱟ ᱟᱫᱚᱞᱤᱧ ᱢᱮᱛᱟ ᱠᱚ ᱠᱟᱱᱟ ᱪᱚᱞᱚ ᱵᱚᱱ ᱪᱟᱞᱟᱜᱼᱟ ᱟᱫᱚ ᱱᱤᱱᱟᱹᱜ ᱫᱤᱱᱟᱹᱢ ᱯᱮ ᱡᱚᱴᱟᱣ ᱠᱟᱱᱟ ᱤᱱᱟᱹ ᱨᱮᱦᱚᱸ ᱵᱚᱱ ᱡᱚᱴᱟᱜ ᱛᱮᱵᱚᱱ ᱠᱞᱟᱥᱟ ᱟᱪᱪᱷᱟ

ᱱᱟᱦᱟᱜ ᱤᱛᱩᱱ ᱟᱥᱲᱟ ᱠᱚᱵᱚᱱ ᱟᱹᱜᱩ ᱟᱠᱟᱫ ᱠᱷᱟᱱ ᱡᱮ ᱱᱚᱰᱮ ᱱᱚᱝᱠᱟ ᱧᱮᱞ ᱧᱟᱢᱚᱜ ᱠᱟᱱᱟ ᱟᱹᱰᱤ ᱜᱟᱱ ᱢᱟᱹᱡᱷᱤ ᱢᱟᱯᱟᱡᱤ ᱠᱚᱦᱚᱸ ᱠᱚ ᱚᱞ ᱯᱟᱲᱦᱟᱜ ᱠᱟᱱ ᱛᱟᱵᱚᱱᱟ ᱟᱭᱳ ᱠᱚ ᱵᱟᱵᱟ ᱠᱚ ᱟᱫᱚ ᱟᱯᱮ ᱱᱚᱰᱮ ᱱᱟᱦᱟᱜ ᱛᱤᱱᱟᱹᱜ ᱚᱱᱠᱟ ᱢᱟᱹᱡᱷᱤ ᱢᱟᱯᱟᱡᱤ ᱠᱚᱠᱚ ᱥᱮᱴᱮᱨᱚᱜ ᱠᱟᱱ ᱛᱟᱵᱚᱱᱟ ᱥᱮ ᱵᱟᱝ ᱢᱟᱹᱡᱷᱤ ᱢᱟᱯᱟᱡᱤ ᱢᱟ ᱱᱟᱦᱟᱜ ᱵᱤᱱᱤᱰ ᱢᱟ ᱱᱟᱦᱟᱜ ᱠᱚ ᱮᱢ ᱟᱠᱟᱫ ᱜᱮᱭᱟ ᱵᱟᱨ ᱴᱚᱞᱟ ᱨᱮᱱ ᱟᱪᱪᱷᱟ ᱟᱨ ᱱᱚᱝᱠᱟ ᱠᱞᱟᱥ ᱢᱟ ᱱᱟᱦᱟᱜ ᱚᱱᱠᱟ ᱢᱟ ᱵᱟᱠᱚ ᱴᱟᱭᱤᱢᱚᱜ ᱠᱟᱱᱟ ᱟᱫᱚ ᱡᱟᱦᱟᱸ ᱛᱤᱥ ᱨᱮᱠᱚ ᱦᱮᱡ ᱵᱟᱲᱟᱜ ᱠᱟᱱᱟ ᱦᱳᱭ ᱛᱚᱵᱮ ᱪᱮᱫ ᱞᱮᱠᱟ ᱩᱱᱠᱩ ᱢᱟ ᱯᱟᱸᱡᱮ ᱟᱭᱳ ᱵᱟᱵᱟ ᱠᱚᱠᱚ ᱵᱩᱡᱷᱟᱹᱣᱮᱫ ᱛᱟᱵᱚᱱᱟ ᱱᱚᱣᱟ ᱚᱞ ᱛᱮ ᱚᱞ ᱠᱟᱛᱮᱫ ᱫᱚ ᱦᱟᱸᱜ ᱚᱞ ᱠᱟᱛᱮᱫ ᱫᱚ ᱦᱟᱸᱜ ᱱᱟᱯᱟᱭ ᱜᱮ ᱦᱟᱸᱜ ᱠᱚ ᱵᱩᱡᱷᱟᱹᱣᱮᱫᱼᱟ
ᱛᱚᱵᱮ ᱴᱷᱤᱠ ᱜᱮᱭᱟ ᱦᱟᱸᱜ ᱟᱫᱚ ᱥᱟᱱᱟᱢ ᱦᱚᱲ ᱱᱚᱜᱼᱚ ᱱᱚᱝᱠᱟ ᱱᱚᱜᱼᱚᱭ ᱤᱛᱩᱱ ᱟᱥᱲᱟ ᱠᱚᱨᱮᱱᱟᱜ ᱜᱟᱯᱟᱞᱢᱟᱨᱟᱣ ᱠᱚᱦᱚᱸ ᱯᱮ ᱟᱸᱡᱚᱢᱮᱫ ᱛᱟᱵᱚᱱᱟ ᱛᱚᱵᱮ ᱱᱟᱥᱮᱱᱟᱜ ᱜᱚᱢᱠᱮ ᱦᱟᱸᱜ ᱤᱧ ᱠᱩᱞᱤ ᱧᱚᱜᱮᱭᱟ ᱜᱚᱢᱠᱮ ᱟᱫᱚ ᱱᱚᱣᱟ ᱤᱛᱩᱱ ᱟᱥᱲᱟ ᱟᱹᱜᱩ ᱨᱮᱱᱟᱜ ᱠᱟᱹᱢᱤ ᱦᱚᱨᱟ ᱫᱚ ᱪᱮᱫ ᱞᱮᱠᱟ ᱛᱟᱦᱮᱸ ᱞᱮᱱ ᱛᱟᱯᱮᱭᱟ ᱱᱟᱥᱮᱱᱟᱜ ᱵᱤᱱ ᱞᱟᱹᱭ ᱧᱚᱜᱟ ᱪᱮᱫ ᱞᱮᱠᱟ ᱠᱟᱛᱮᱫ ᱱᱚᱣᱟ ᱤᱛᱩᱱ ᱟᱥᱲᱟ ᱢᱤᱫᱴᱟᱝ ᱯᱮ ᱵᱮᱨᱮᱫ ᱟᱠᱟᱫᱼᱟ ᱪᱮᱫ ᱪᱮᱫ ᱠᱚ ᱞᱟᱹᱠᱛᱤ ᱛᱟᱦᱮᱸ ᱞᱮᱱᱟ ᱛᱤᱱᱟᱹᱜ ᱜᱟᱱ ᱦᱚᱲ ᱱᱚᱰᱮ ᱠᱚ ᱛᱟᱦᱮᱸ ᱞᱮᱱᱟ ᱞᱟᱹᱠᱛᱤ ᱞᱟᱹᱠᱛᱤᱭᱟᱱ ᱦᱚᱲ ᱡᱟᱦᱟᱸᱭ ᱠᱚ ᱤᱫᱤ ᱠᱟᱛᱮ ᱦᱟᱸᱜ ᱛᱮᱦᱮᱧ ᱤᱛᱩᱱ ᱟᱥᱲᱟ ᱯᱮ ᱟᱹᱜᱩ ᱠᱟᱜᱼᱟ ᱱᱟᱥᱮᱱᱟᱜ ᱜᱮ ᱫᱤᱥᱚᱢ ᱦᱚᱲ ᱵᱤᱱ ᱵᱟᱲᱟᱭ ᱧᱚᱜ ᱦᱚᱪᱚ ᱠᱚᱣᱟ ᱦᱚᱸ ᱟᱫᱚ
ᱟᱥᱲᱟ ᱫᱚ ᱱᱚᱝᱠᱟ ᱟᱹᱜᱩ ᱦᱩᱭᱱᱟ ᱟᱫᱚ ᱢᱟᱲᱟᱝ ᱠᱷᱚᱱ ᱱᱚᱣᱟ ᱴᱚᱞᱟ ᱨᱮᱱ ᱦᱚᱸ ᱠᱤᱪᱷᱩ ᱜᱟᱱ ᱞᱮ ᱯᱟᱲᱦᱟᱣ ᱵᱟᱲᱟᱜ ᱜᱮ ᱛᱟᱦᱮᱸᱫ ᱚᱞ ᱪᱤᱠᱤ ᱵᱟᱲᱟᱭ ᱵᱟᱲᱟᱭ ᱜᱮ ᱛᱟᱦᱮᱸᱫ ᱞᱮ ᱟᱫᱚ ᱮᱱᱠᱷᱟᱱ ᱟᱫᱚ ᱱᱚᱜᱼᱚᱸᱭ ᱜᱚᱴᱟ ᱫᱤᱥᱚᱢ ᱱᱟᱦᱟᱜ ᱪᱷᱟᱨᱟᱣ ᱯᱟᱥᱱᱟᱜ ᱠᱟᱱᱟ ᱡᱮ ᱢᱤᱥᱚᱱ ᱚᱞ ᱪᱤᱠᱤ ᱫᱩᱭ ᱦᱟᱡᱟᱨ ᱯᱚᱸᱪᱤᱥ ᱟᱫᱚ ᱚᱱᱟ ᱦᱤᱥᱟᱹᱵᱽ ᱛᱮ ᱟᱞᱮ ᱦᱚᱸᱞᱮ ᱩᱭᱦᱟᱹᱨ ᱵᱷᱟᱵᱽᱱᱟ ᱠᱮᱫᱼᱟ ᱡᱮ ᱟᱵᱚ ᱦᱚᱸ ᱪᱮᱫ ᱞᱮᱠᱟᱛᱮ ᱥᱟᱱᱟᱢ ᱴᱚᱞᱟ ᱦᱚᱲ ᱠᱚᱦᱚᱸ ᱵᱚ ᱪᱮᱫ ᱟᱠᱚᱣᱟ ᱥᱮ ᱡᱟᱱᱟᱢ ᱜᱤᱫᱽᱨᱟᱹ ᱠᱚᱦᱚᱸ ᱪᱮᱫ ᱞᱮᱠᱟ ᱛᱮᱠᱚ ᱪᱮᱫᱟ ᱪᱮᱫᱚᱜ ᱟᱠᱚ ᱟᱫᱚ ᱚᱱᱟ ᱦᱤᱥᱟᱹᱵᱽ ᱛᱮᱞᱮ ᱩᱭᱦᱟᱹᱨ ᱵᱟᱲᱟ ᱠᱮᱫᱼᱟ ᱡᱮ ᱪᱮᱫ ᱞᱮᱠᱟᱛᱮ ᱢᱤᱫᱴᱟᱱ ᱟᱥᱲᱟ ᱛᱟᱱᱟᱜ ᱵᱚᱱ ᱟᱹᱜᱩᱭᱟ ᱪᱮᱫ ᱞᱮᱠᱟᱛᱮ ᱮᱱᱠᱷᱟᱱ ᱥᱩᱵᱤᱫᱷᱟ ᱜᱮ ᱪᱮᱫ ᱟᱠᱚ ᱠᱷᱟᱱ ᱢᱟ ᱪᱮᱫ ᱥᱟᱱᱟᱢ ᱦᱚᱲ ᱪᱮᱫ ᱞᱟᱹᱜᱤᱫ ᱠᱷᱟᱱ ᱢᱟ ᱟᱥᱲᱟ ᱢᱟ ᱱᱤᱦᱟᱹᱛ ᱫᱚᱨᱠᱟᱨᱚᱜ ᱠᱟᱱᱟ ᱟᱫᱚ ᱚᱱᱟ ᱦᱤᱥᱟᱹᱵᱽ ᱛᱮ ᱟᱫᱚᱞᱮ ᱩᱭᱦᱟᱹᱨ ᱵᱟᱲᱟ ᱠᱮᱫ ᱛᱮ ᱟᱫᱚ ᱪᱳᱣᱥᱚᱴᱴᱤ ᱵᱤᱭᱳ ᱥᱟᱞᱟᱜ ᱥᱟᱹᱜᱟᱹᱭ ᱥᱟᱹᱜᱟᱹᱭ ᱡᱚᱲᱟᱣᱮᱱᱟ ᱟᱫᱚ ᱮᱱᱠᱷᱟᱱ ᱟᱫᱚ ᱚᱱᱟ ᱪᱮᱫ ᱞᱮᱠᱟ ᱱᱟᱜ ᱚᱠᱟ ᱞᱮᱠᱟ ᱟᱥᱲᱟ ᱟᱹᱜᱩᱭ ᱦᱩᱭᱩᱜᱼᱟ ᱟᱫᱚ ᱚᱱᱟ ᱠᱚ ᱜᱟᱞᱢᱟᱨᱟᱣ ᱵᱩᱡᱷᱟᱹᱣ ᱠᱟᱛᱮ ᱟᱫᱚ ᱛᱟᱯᱚᱨᱮ ᱞᱮ ᱟᱹᱜᱩ ᱠᱮᱜᱼᱟ ᱴᱷᱤᱠ ᱜᱮᱭᱟ ᱟᱫᱚ ᱯᱩᱭᱞᱩ ᱱᱟᱜ ᱟᱵᱚ ᱪᱮᱫ ᱞᱮᱠᱟ ᱢᱤᱫᱴᱮᱱ ᱨᱚᱯᱚᱲ ᱠᱟᱛᱮ ᱛᱤᱱᱟᱹᱜ ᱜᱟᱱ ᱦᱚᱲ ᱠᱚ ᱫᱚᱨᱠᱟᱨᱚᱜ ᱠᱟᱱᱟ ᱟᱨ ᱟᱥᱲᱟ ᱟᱹᱜᱩ ᱞᱟᱹᱜᱤᱫ ᱪᱮᱫ ᱪᱮᱫ ᱱᱟᱜ ᱞᱟᱹᱠᱛᱤᱜ ᱠᱟᱱ ᱛᱟᱵᱚᱱᱟ ᱟᱥᱲᱟ ᱟᱹᱜᱩ ᱞᱟᱹᱜᱤᱫ ᱢᱟ ᱱᱟᱜ ᱱᱚᱣᱟ ᱟᱥᱲᱟ ᱢᱟ ᱱᱟᱜ ᱢᱟᱯᱟᱡᱤᱭᱟᱜ ᱤᱭᱟᱹ ᱛᱮᱜᱮ ᱱᱟᱦᱟᱜ ᱦᱤᱡᱩᱜ ᱠᱟᱱᱟ ᱢᱟᱫᱽᱫᱷᱚᱢ ᱛᱮᱜᱮ ᱢᱟᱯᱟᱧᱡᱤ ᱢᱟᱫᱽᱫᱷᱚᱢ ᱛᱮᱜᱮ ᱱᱟᱦᱟᱜ ᱟᱫᱚ ᱢᱟᱯᱟᱧᱡᱤ ᱠᱷᱚᱱ ᱠᱤᱪᱷᱩ ᱜᱟᱱ ᱠᱚ ᱛᱟᱦᱮᱸᱭᱮᱱᱟ ᱩᱱᱠᱩ ᱯᱨᱮᱥᱤᱰᱮᱱᱴ ᱥᱮᱠᱨᱮᱴᱟᱨᱤ ᱚᱱᱠᱟ ᱵᱟᱪᱷᱟᱣ ᱦᱩᱭᱮᱱᱟ ᱱᱚᱰᱮ ᱫᱚ ᱦᱟᱸᱜ ᱢᱟᱯᱟᱧᱡᱤ ᱛᱤᱱᱟᱹᱜ ᱜᱟᱱ ᱠᱚ ᱞᱟᱹᱠᱛᱤᱜ ᱠᱟᱱ ᱛᱟᱵᱚᱱᱟ ᱟᱵᱚ ᱴᱳᱴᱟᱞ ᱛᱤᱱᱟᱹᱜ ᱦᱚᱲ ᱠᱚ ᱢᱤᱫᱴᱮᱱ ᱤᱛᱩᱱ ᱟᱥᱲᱟ ᱥᱟᱢᱵᱲᱟᱣ ᱞᱟᱹᱜᱤᱫ ᱥᱟᱢᱵᱲᱟᱣ ᱵᱟᱠᱷᱨᱟ ᱛᱮ ᱦᱟᱸᱜ ᱛᱤᱱᱟᱹᱜ ᱦᱚᱲ ᱠᱚ ᱞᱟᱹᱠᱛᱤᱜ ᱠᱟᱱ ᱛᱟᱵᱚᱱᱟ ᱥᱟᱢᱵᱲᱟᱣ ᱞᱟᱹᱜᱤᱫ ᱢᱟ
ᱜᱮᱞ ᱢᱤᱫ ᱡᱚᱲ ᱨᱮᱱᱟᱜ ᱠᱚ ᱞᱟᱹᱠᱛᱤᱜ ᱠᱟᱱ ᱛᱟᱵᱚᱱᱟ ᱦᱳᱭ ᱴᱷᱤᱠ ᱜᱮᱭᱟ ᱱᱚᱜᱼᱚᱭ ᱱᱟᱦᱟᱜ ᱵᱚᱱ ᱟᱸᱡᱚᱢ ᱠᱮᱫ ᱜᱮᱭᱟ ᱡᱟᱦᱟᱸ ᱜᱚᱢᱠᱮ ᱛᱟᱹᱠᱤᱱ ᱠᱤᱱ ᱢᱮᱱ ᱠᱮᱜᱼᱟ ᱢᱤᱫᱴᱮᱱ ᱤᱛᱩᱱ ᱟᱥᱲᱟ ᱵᱮᱨᱮᱫ ᱞᱟᱹᱜᱤᱫ ᱛᱮᱠᱷᱟᱱ ᱫᱚ ᱱᱚᱣᱟ ᱜᱮᱞ ᱢᱤᱫ ᱦᱚᱲ ᱫᱚ ᱱᱟᱦᱟᱜ ᱱᱤᱦᱟᱹᱛᱤ ᱞᱟᱹᱠᱛᱤ ᱠᱟᱱ ᱜᱮᱭᱟ ᱚᱱᱟ ᱛᱟᱞᱟ ᱨᱮᱜᱮ ᱱᱟᱦᱟᱜ ᱠᱚ ᱵᱟᱪᱷᱟᱣᱚᱜ ᱠᱟᱱ ᱛᱟᱵᱚᱱᱟ ᱢᱟᱯᱟᱡᱤ ᱠᱤᱪᱷᱩ ᱠᱚ ᱛᱟᱦᱮᱱᱟ ᱟᱨ ᱱᱚᱝᱠᱟ ᱡᱟᱦᱟᱸ ᱠᱤ ᱤᱛᱩᱱ ᱟᱥᱲᱟ ᱨᱮᱱᱟᱜ ᱫᱟᱹᱭᱤᱛᱛᱚ ᱦᱟᱛᱟᱣ ᱞᱟᱹᱜᱤᱫ ᱛᱮ ᱟᱵᱚ ᱱᱩᱠᱩ ᱪᱮᱭᱟᱨᱢᱮᱱ ᱥᱮᱠᱨᱮᱴᱟᱨᱤ ᱟᱨᱦᱚᱸ ᱚᱱᱠᱟ ᱜᱮ ᱱᱟᱦᱟᱜ ᱢᱮᱱᱟᱜ ᱟᱠᱟᱫ ᱠᱚᱣᱟ ᱵᱟᱹᱠᱤ ᱚᱱᱟ ᱫᱚ ᱱᱟᱦᱟᱜ ᱴᱷᱤᱠᱟᱹ ᱵᱩᱴᱟᱹ ᱵᱤᱭᱳ ᱨᱮᱱ ᱦᱚᱲ ᱥᱟᱞᱟᱜ ᱵᱚᱱ ᱨᱚᱯᱚᱲ ᱞᱮᱱᱠᱷᱟᱱ ᱜᱮ ᱱᱟᱦᱟᱜ ᱵᱚᱱ ᱵᱟᱲᱟᱭ ᱫᱟᱲᱮᱭᱟᱜᱼᱟ ᱢᱟ ᱮᱱᱠᱷᱟᱱ ᱡᱟᱦᱟᱸ ᱛᱤᱱᱟᱹᱜ ᱜᱮ ᱱᱟᱦᱟᱜ ᱵᱚᱱ ᱧᱮᱞ ᱧᱟᱢᱮᱜᱼᱟ ᱱᱚᱣᱟ ᱵᱷᱤᱰᱭᱳ ᱥᱟᱱᱟᱢ ᱦᱚᱲ ᱜᱮ ᱞᱟᱭᱤᱠ ᱯᱮ ᱥᱮᱭᱟᱨ ᱯᱮ ᱥᱟᱵᱥᱠᱨᱟᱭᱤᱵᱽ ᱯᱮ ᱠᱚᱢᱮᱱᱴ ᱢᱟᱫᱽᱫᱷᱚᱢ ᱛᱮ ᱱᱟᱦᱟᱜ ᱵᱟᱲᱟᱭ ᱦᱚᱪᱚ ᱞᱮᱯᱮ ᱛᱮᱦᱮᱧᱟᱜ ᱜᱟᱯᱟᱞᱢᱟᱨᱟᱣ ᱪᱮᱫ ᱞᱮᱠᱟ ᱯᱮ ᱵᱩᱡᱷᱟᱹᱣ ᱟᱠᱟᱫᱼᱟ ᱢᱟ ᱮᱱᱠᱷᱟᱱ ᱱᱚᱣᱟ ᱵᱷᱤᱰᱭᱳ ᱫᱚ ᱱᱟᱦᱟᱜ ᱱᱚᱰᱮ ᱜᱮᱞᱤᱧ ᱢᱩᱪᱟᱹᱫ ᱠᱟᱜ ᱠᱟᱱᱟ ᱵᱤᱫᱟᱹᱭ ᱡᱚᱦᱟᱨ